ᱥᱟᱱᱟᱢ ᱠᱚ ᱥᱟᱹᱜᱩᱱ ᱡᱚᱦᱟᱨ ᱥᱟᱶᱛᱮ ᱟᱹᱞᱤᱧᱟᱜ ᱱᱟᱣᱟ ᱵᱷᱤᱰᱤᱭᱳ ᱯᱟᱥᱴᱟ ᱠᱷᱚᱱ ᱥᱟᱹᱜᱩᱱ ᱫᱟᱨᱟᱢ ᱟᱹᱰᱤ ᱫᱤᱱ ᱯᱚᱨᱮ ᱱᱚᱝᱠᱟ ᱜᱮ ᱰᱤᱥᱠᱚᱱᱴᱤᱱᱤᱭᱩ ᱦᱩᱭ ᱞᱮᱱ ᱛᱟᱦᱮᱱ ᱵᱞᱚᱜᱥ ᱯᱷᱤᱨ ᱯᱞᱟᱱ ᱠᱟᱛᱮᱫ ᱟᱨᱦᱚᱸ ᱫᱚᱲᱦᱟ ᱠᱚᱱᱴᱤᱱᱤᱭᱩ ᱦᱩᱭᱩᱜ ᱞᱟᱹᱜᱤᱫ ᱛᱮ ᱯᱞᱟᱱᱤᱝ ᱚᱜ ᱠᱟᱱᱟ ᱱᱚᱝᱠᱟ ᱟᱹᱰᱤ ᱜᱟᱱ ᱱᱚᱝᱠᱟ ᱜᱮ ᱯᱨᱚᱵᱞᱮᱢ ᱛᱟᱦᱮᱸ ᱞᱮᱱ ᱠᱷᱟᱹᱛᱤᱨ ᱵᱟᱹᱞᱤᱧ ᱠᱚᱱᱴᱤᱱᱤᱭᱩ ᱫᱟᱲᱮᱭᱟᱜ ᱠᱟᱱ ᱛᱟᱦᱮᱸᱫ ᱛᱚ ᱱᱤᱛᱚᱜ ᱟᱨ ᱢᱚᱱᱮ ᱠᱟᱹᱴᱤᱡ ᱠᱟᱛᱮᱫ ᱞᱤᱧ ᱠᱚᱱᱴᱤᱱᱤᱭᱩ ᱞᱟᱹᱜᱤᱫ ᱢᱮᱱ ᱞᱮᱠᱷᱟᱱ ᱫᱚ ᱚᱱᱠᱟ ᱫᱚ ᱰᱤᱥᱠᱚᱱᱴᱤᱱᱤᱭᱩ ᱨᱮᱱᱟᱜ ᱢᱮᱱ ᱫᱚ ᱦᱩᱭᱩᱜ ᱠᱟᱱᱟ ᱴᱟᱭᱤᱢ ᱜᱮ ᱵᱟᱭ ᱦᱩᱭᱩᱜ ᱠᱟᱱ ᱛᱟᱦᱮᱸᱫ ᱴᱟᱭᱤᱢ ᱫᱚ ᱢᱟᱱᱮ ᱥᱮᱛᱟᱜ ᱠᱷᱚᱱ ᱵᱮᱨᱮᱫ ᱠᱟᱛᱮᱫ ᱦᱟᱱᱛᱮ ᱱᱟᱛᱮ ᱠᱟᱛᱮᱫ ᱯᱷᱤᱨ ᱫᱚᱠᱟᱱ ᱪᱟᱞᱟᱣ ᱠᱟᱛᱮᱫ ᱯᱩᱨᱟᱹ ᱯᱷᱩᱞ ᱰᱮ ᱫᱚᱠᱟᱱ ᱨᱮᱞᱤᱧ ᱛᱟᱦᱮᱱ ᱠᱟᱱᱟ ᱢᱟᱱᱮ ᱥᱮᱛᱟᱜ ᱠᱷᱚᱱ ᱯᱟᱸᱪᱴᱟ ᱫᱷᱟᱹᱵᱤᱡ ᱛᱚ ᱚᱱᱠᱟ ᱠᱚᱱᱴᱮᱱᱴ ᱵᱟᱭ ᱧᱟᱢᱚᱜ ᱠᱟᱱᱟ ᱠᱚᱢ ᱥᱚᱢᱚᱭ ᱨᱮᱱᱟᱜ ᱚᱱᱟ ᱠᱷᱟᱹᱛᱤᱨ ᱵᱟᱹᱞᱤᱧ ᱵᱮᱱᱟᱣ ᱫᱟᱲᱮᱭᱟᱜ ᱠᱟᱱ ᱛᱟᱦᱮᱸᱫ ᱛᱚ ᱪᱮᱥᱴᱟᱭᱟᱞᱤᱧ ᱚᱱᱟ ᱵᱷᱤᱛᱤᱨ ᱨᱮᱦᱚᱸ ᱡᱟᱦᱟᱸ ᱛᱤᱱᱟᱹᱜ ᱜᱷᱟᱹᱲᱤᱡ ᱚᱲᱟᱜ ᱨᱮᱞᱤᱧ ᱛᱟᱦᱮᱱᱟ ᱤᱱᱟᱹ ᱵᱷᱤᱛᱤᱨ ᱨᱮᱱᱟᱜ ᱵᱷᱤᱰᱤᱭᱳ ᱵᱮᱱᱟᱣ ᱞᱤᱧ ᱪᱮᱥᱴᱟᱭᱟ ᱛᱚ ᱛᱮᱦᱮᱧ ᱫᱚ ᱦᱩᱭᱩᱜ ᱠᱟᱱᱟ ᱥᱟᱱᱰᱮ ᱟᱨ ᱛᱟᱹᱨᱤᱠᱷ ᱫᱚ ᱦᱩᱭᱩᱜ ᱠᱟᱱᱟ ᱴᱩᱭᱮᱱᱴᱤ ᱯᱷᱤᱯᱛᱷ ᱡᱩᱞᱟᱭ ᱢᱟᱥ ᱦᱩᱭᱮᱱ ᱜᱮᱭᱟ

ᱱᱚᱣᱟ ᱦᱩᱭᱩᱜ ᱠᱟᱱᱟ ᱰᱮᱜᱤ ᱱᱚᱛᱮ ᱠᱷᱚᱱ ᱠᱷᱩᱞᱟᱹᱣ ᱦᱩᱭᱩᱜᱼᱟ ᱰᱮᱜᱤ ᱫᱚ ᱠᱷᱩᱞᱟᱹᱣ ᱜᱮ ᱛᱟᱦᱮᱸᱫ ᱟᱨ ᱱᱚᱝᱠᱟ ᱛᱮ ᱵᱚᱞᱚ ᱳᱭ ᱜᱚ ᱵᱚᱦᱚᱜ ᱨᱤᱧ ᱵᱟᱡᱟᱭᱮᱱᱟ ᱱᱚᱝᱠᱟ ᱛᱮ ᱵᱚᱞᱚ ᱦᱩᱭᱩᱜ ᱛᱮ ᱱᱚᱣᱟ ᱞᱚᱠ ᱠᱷᱩᱞᱟᱹᱣ ᱦᱩᱭᱩᱜᱼᱟ ᱱᱚᱣᱟ ᱠᱷᱩᱞᱟᱹᱣ ᱞᱚᱠ ᱰᱚᱨ ᱠᱷᱩᱞᱟᱹᱣ ᱛᱮ ᱚᱱᱟ ᱥᱟᱢᱱᱟ ᱨᱮᱱᱟᱜ ᱠᱷᱩᱞᱟᱹᱣ ᱦᱩᱭᱮᱱ ᱛᱮ ᱰᱳᱨ ᱠᱷᱩᱞᱟᱹᱣ ᱦᱩᱭᱩᱜᱼᱟ ᱢᱤᱫᱴᱮᱡ ᱡᱤᱱᱥᱚ ᱞᱤᱧ ᱚᱰᱚᱠᱮᱜᱼᱟ ᱜᱟᱹᱰᱤ ᱠᱷᱚᱱ ᱵᱩᱡᱷᱟᱹᱣ ᱠᱮᱜᱼᱟ ᱯᱮ ᱱᱚᱣᱟ ᱴᱨᱤᱠ ᱞᱤᱧ ᱞᱟᱹᱭᱟᱫ ᱯᱮᱭᱟ ᱱᱚᱝᱠᱟ ᱛᱮᱦᱚᱸ ᱡᱷᱤᱡᱟ ᱢᱮᱱᱛᱮ ᱛᱚ ᱟᱞᱚ ᱯᱮ ᱴᱨᱟᱭᱟ ᱟᱹᱞᱤᱧᱟᱜ ᱜᱟᱹᱰᱤ ᱨᱮ ᱠᱩᱢᱲᱩ ᱵᱟᱠᱷᱨᱟ ᱫᱚ ᱛᱮ ᱵᱞᱮᱰ ᱱᱚᱰᱮ ᱫᱚᱦᱚ ᱠᱟᱱᱟ

ᱟᱨ ᱱᱚᱛᱮ ᱨᱤᱧ ᱫᱮᱠᱷᱟᱣ ᱟᱯᱮ ᱠᱟᱱᱟ ᱡᱟᱹᱯᱩᱫ ᱨᱮ ᱞᱟᱜᱟᱣ ᱞᱮᱱ ᱛᱟᱦᱮᱸᱫ ᱱᱚᱣᱟ ᱫᱚ ᱪᱮᱫ ᱠᱚ ᱞᱟᱹᱭᱟ ᱴᱚᱜᱽᱨᱚ ᱫᱟᱨᱮ ᱠᱟᱱᱟ ᱱᱚᱣᱟ ᱦᱩᱰᱤᱧ ᱦᱩᱰᱤᱧ ᱡᱟᱦᱟᱸ ᱫᱟᱨᱮᱜᱼᱟ ᱚᱱᱟ ᱱᱚᱣᱟ ᱵᱟᱧᱪᱟᱜ ᱠᱟᱱᱟ ᱥᱮ ᱵᱟᱭ ᱵᱟᱧᱪᱟᱜ ᱠᱟᱱᱟ ᱵᱟᱹᱧ ᱞᱟᱹᱭ ᱫᱟᱲᱮᱭᱟᱜ ᱠᱟᱱᱟ ᱚᱱᱟ ᱫᱚ ᱵᱟᱧᱪᱟᱣ ᱠᱟᱱᱟ ᱟᱨ ᱱᱚᱣᱟ ᱢᱟᱲᱟᱝ ᱵᱞᱚᱜᱽ ᱠᱚᱨᱮ ᱯᱮ ᱧᱮᱞ ᱞᱮᱫ ᱜᱮᱭᱟ ᱚᱠᱟ ᱞᱮᱠᱟ ᱛᱟᱦᱮᱸ ᱞᱮᱱᱟ ᱯᱩᱨᱟᱹ ᱱᱤᱛᱚᱜ ᱱᱚᱣᱟ ᱠᱚ ᱨᱚᱦᱚᱭ ᱦᱩᱭ ᱪᱟᱵᱟ ᱟᱠᱟᱱᱟ ᱜᱚᱴᱟ ᱟᱨ ᱵᱩᱨᱩ ᱠᱚᱦᱚᱸ ᱯᱩᱨᱟᱹ ᱠᱞᱤᱭᱟᱨ ᱪᱟᱵᱟ ᱟᱠᱟᱱᱟ ᱯᱩᱨᱟᱹ ᱢᱚᱣᱥᱚᱢ ᱴᱷᱤᱠ ᱜᱮᱭᱟ ᱨᱤᱢᱤᱞ ᱮᱜᱼᱟᱭ ᱥᱤᱛᱩᱝ ᱮᱜᱼᱟᱭ ᱩᱱᱟᱹᱜ ᱠᱚᱥᱴᱚ ᱵᱟᱭ ᱵᱩᱡᱷᱟᱹᱜ ᱠᱟᱱᱟ ᱢᱚᱡᱟ ᱜᱮ ᱵᱩᱡᱷᱟᱹᱜ ᱠᱟᱱᱟ ᱱᱩᱠᱤᱱ ᱫᱚ ᱴᱷᱩᱲᱤ ᱨᱮᱱᱟᱜ ᱢᱟᱱᱮ ᱫᱚ ᱦᱩᱭᱩᱜ ᱠᱟᱱᱟ ᱥᱤ ᱥᱤ ᱞᱮ ᱪᱟᱥ ᱟᱠᱟᱫ ᱠᱚᱣᱟ ᱚᱱᱟ ᱵᱚᱦᱚᱜ ᱨᱮᱫᱚ ᱱᱩᱠᱤᱱ ᱠᱤᱱ ᱠᱩᱝᱠᱤ ᱧᱚᱜ ᱜᱮᱭᱟ ᱠᱤᱱ ᱫᱩᱫᱷᱤ ᱧᱚᱜ ᱜᱮᱭᱟ ᱠᱤᱱ ᱟᱹᱣᱨᱤ ᱠᱤᱱ ᱪᱮᱫᱟ ᱵᱚᱦᱚᱜ ᱩᱵ ᱨᱮᱱᱟᱜ ᱡᱚᱛᱚᱱ ᱟᱨ ᱠᱚ ᱫᱚᱦᱚ ᱟᱠᱟᱫ ᱛᱟᱹᱠᱤᱱᱟ ᱯᱩᱨᱟᱹ ᱥᱟᱝᱜᱷᱟᱛᱤᱠ ᱠᱚ ᱥᱤ ᱟᱠᱟᱫ ᱠᱤᱱᱟ ᱥᱟᱨᱟᱫᱤᱱ ᱯᱟᱴᱷᱚᱠ ᱠᱤᱱ ᱦᱤᱲᱤᱧ ᱪᱟᱵᱟ ᱠᱮᱜᱼᱟ ᱥᱤ ᱯᱟᱞᱮᱫ ᱚᱱᱟ ᱡᱟᱦᱟᱸ ᱵᱩᱫᱷᱤ ᱠᱚᱠᱤᱱ ᱡᱚᱢ ᱪᱟᱵᱟ ᱠᱮᱫ ᱛᱟᱹᱠᱤᱱᱟ ᱠᱚ ᱱᱤᱛᱚᱜ ᱠᱚ ᱮᱦᱚᱵᱮᱫ ᱠᱤᱱᱟ ᱱᱟᱦᱟᱜ ᱦᱮᱸ ᱢᱟᱥ ᱱᱚᱛᱮ ᱠᱷᱚᱱ ᱜᱮ ᱱᱩᱭ ᱜᱤᱫᱽᱨᱟᱹ ᱱᱩᱭ ᱜᱤᱫᱽᱨᱟᱹ ᱞᱤᱧ ᱞᱟᱣ ᱵᱚᱥᱛᱟ ᱤᱫᱤᱭᱮ ᱠᱟᱱᱟ ᱴᱷᱩᱲᱤᱭᱩ ᱟᱠᱷᱨᱟ ᱯᱚᱸᱰᱤ ᱵᱚ ᱫᱮᱠᱷᱞᱤ ᱜᱚᱰᱟ ᱵᱟᱡᱩ ᱟᱥᱮ ᱟᱥᱮ ᱟᱥᱮ

ᱟᱨ ᱱᱤᱛᱚᱜ ᱩᱢ ᱯᱷᱟᱨᱪᱟ ᱦᱮᱡ ᱮᱱᱟᱞᱤᱧ ᱮᱠᱪᱩᱭᱮᱞᱤ ᱠᱤᱪᱷᱩ ᱢᱟᱱᱮ ᱢᱤᱫ ᱜᱷᱚᱱᱴᱟ ᱜᱟᱱ ᱦᱩᱭᱩᱜ ᱠᱟᱱᱟ ᱟᱫᱷᱨᱟ ᱛᱷᱚᱱᱰᱟ ᱥᱟᱵᱮᱫ ᱞᱤᱧᱟᱹ ᱵᱟᱝ ᱩᱢᱩᱜ ᱨᱮᱱᱟᱜ ᱠᱟᱛᱷᱟ ᱠᱤᱱᱛᱩ ᱩᱢ ᱠᱟᱛᱮ ᱛᱚ ᱵᱮᱥ ᱧᱚᱜ ᱞᱤᱧ ᱵᱩᱡᱷᱟᱹᱣ ᱠᱮᱫ ᱛᱚ ᱩᱵ ᱠᱚᱫᱚ ᱵᱟᱹᱞᱤᱧ ᱞᱚᱦᱚᱫ ᱟᱠᱟᱫᱼᱟ ᱵᱚᱦᱚᱜ ᱫᱚ ᱵᱟᱹᱞᱤᱧ ᱞᱚᱦᱚᱫ ᱟᱠᱟᱫᱼᱟ ᱦᱚᱲᱢᱚ ᱥᱩᱢᱩᱝ ᱫᱟᱜ ᱫᱩᱞ ᱠᱟᱛᱮ ᱞᱤᱧ ᱟᱹᱰᱤ ᱯᱷᱨᱮᱥ ᱧᱚᱜ ᱵᱩᱡᱷᱟᱹᱜ ᱠᱟᱱᱟ ᱟᱨ ᱱᱚᱛᱮ ᱨᱮᱯᱮ ᱧᱮᱞ ᱠᱤᱱᱟ ᱪᱮᱫ ᱠᱤᱱ ᱪᱤᱠᱟᱹᱭᱟ ᱱᱚᱣᱟ ᱱᱩᱭ ᱫᱚ ᱪᱮᱫ ᱠᱚ ᱞᱟᱹᱭᱟ ᱥᱤ ᱠᱷᱟᱹᱛᱤᱨ ᱠᱚ ᱴᱷᱩᱲᱤ ᱠᱟᱫᱮᱭᱟ ᱟᱡ ᱟᱭᱳ ᱱᱤᱛᱚᱜ ᱯᱟᱹᱲᱤ ᱯᱟᱨᱟᱜᱼᱟ ᱯᱟᱲᱟᱜᱼᱟ ᱱᱟᱦᱟᱜ ᱨᱩᱣᱟᱹ ᱨᱩᱣᱟᱹ ᱦᱚᱸ ᱡᱚᱛᱚ ᱫᱷᱟᱨᱟ ᱜᱮᱠᱚ ᱨᱩᱣᱟᱹᱜ ᱠᱟᱱᱟ ᱛᱚᱸᱰᱟ ᱛᱚ ᱱᱤᱛᱚᱜ ᱩᱛᱩ ᱠᱚ ᱠᱟᱹᱴᱤᱡ ᱵᱮᱱᱟᱣ ᱵᱟᱲᱟ ᱧᱚᱜ ᱦᱩᱭᱩᱜᱼᱟ ᱦᱮᱞᱯ ᱦᱩᱭᱩᱜᱼᱟ

ᱟᱨ ᱱᱤᱛᱚᱜ ᱡᱚᱢ ᱵᱟᱠᱷᱨᱟ ᱫᱩᱲᱩᱵ ᱦᱩᱭ ᱟᱠᱟᱱᱟ ᱞᱚᱧᱪ ᱯᱚᱨᱮ ᱵᱚᱱ ᱧᱟᱯᱟᱢ ᱠᱟᱱᱟ ᱱᱟᱦᱟᱜ ᱦᱩᱭᱱᱟ ᱱᱤᱛᱚᱜ ᱛᱚ ᱛᱤᱨᱮ ᱵᱟᱨᱭᱟ ᱴᱮᱵᱞᱮᱴ ᱢᱮᱱᱟᱜᱼᱟ ᱢᱤᱫᱴᱤᱡ ᱯᱟᱨᱟᱥᱴᱟᱢᱚᱞ ᱠᱟᱱᱟ ᱢᱤᱫᱴᱤᱡ ᱟᱱᱴᱤᱵᱟᱭᱳᱴᱤᱠ ᱠᱟᱱᱟ ᱡᱚᱢ ᱦᱩᱭᱩᱜ ᱛᱮ ᱨᱮᱥᱴ ᱦᱩᱭᱩᱜᱼᱟ ᱯᱷᱩᱞᱞᱤ ᱛᱟᱨᱯᱚᱨᱮ ᱨᱮᱥᱴ ᱯᱚᱨᱮ ᱩᱛᱟᱹᱨ ᱵᱚᱱ ᱧᱟᱯᱟᱢᱟ ᱱᱟᱦᱟᱜ ᱟᱨ ᱚᱱᱛᱮ ᱨᱮ ᱡᱟᱯᱮ ᱧᱮᱞᱮᱫᱼᱟ ᱥᱟᱦᱟᱱ ᱪᱮᱫ ᱞᱮᱠᱟ ᱛᱤᱸᱜᱩ ᱟᱠᱟᱱᱟ ᱱᱚᱜᱼᱚᱭ ᱱᱚᱣᱟ ᱥᱟᱦᱟᱱ ᱫᱚ ᱥᱤᱛᱩᱝ ᱨᱮ ᱨᱚᱦᱚᱲ ᱵᱟᱠᱷᱨᱟ ᱱᱚᱝᱠᱟ ᱫᱚᱦᱚ ᱟᱠᱟᱱᱟ ᱞᱟᱛᱟᱨ ᱨᱮ ᱱᱚᱝᱠᱟ ᱜᱤᱛᱤᱡ ᱠᱟᱛᱮ ᱨᱚᱦᱚᱲ ᱞᱮᱠᱷᱟᱡ ᱫᱚ ᱥᱟᱦᱟᱱ ᱫᱚ ᱞᱟᱛᱟᱨ ᱯᱟᱥᱴᱟ ᱫᱚ ᱚᱫᱟ ᱜᱮ ᱛᱟᱦᱮᱱᱟ ᱟᱨ ᱱᱚᱝᱠᱟ ᱠᱷᱟᱡ ᱫᱚ ᱯᱩᱨᱟᱹ ᱡᱚᱛᱚ ᱨᱚᱦᱚᱲ ᱪᱟᱵᱟᱜᱼᱟ ᱧᱮᱞ ᱜᱮᱭᱟ ᱯᱮ ᱢᱚᱥᱛ ᱱᱟᱡᱟᱨᱟ ᱱᱤᱛᱚᱜ ᱢᱮᱱᱟᱜ ᱞᱤᱧᱟ ᱪᱮᱛᱟᱱ ᱨᱮ ᱩᱭᱤᱛᱷ ᱠᱚᱯᱷᱤ ᱛᱚ ᱠᱟᱹᱴᱤᱡ ᱵᱮᱥ ᱧᱚᱜ ᱦᱚᱭᱮᱜᱼᱟ ᱪᱮᱛᱟᱱ ᱨᱮᱫᱚ ᱵᱮᱥ ᱧᱚᱜ ᱵᱩᱡᱷᱟᱹᱜ ᱠᱟᱱᱟ ᱟᱨ ᱴᱨᱮᱱ ᱦᱚᱨᱱ ᱯᱮ ᱟᱸᱡᱚᱢᱮᱫ ᱜᱮᱭᱟ ᱯᱩᱨᱟ ᱱᱚᱡᱽᱫᱤᱠ ᱜᱮᱭᱟ ᱯᱩᱨᱟ ᱨᱮᱞᱣᱮ ᱥᱴᱮᱥᱚᱱ ᱫᱚ ᱚᱱᱟ ᱵᱟᱨᱭᱟ ᱴᱟᱣᱟᱨ ᱵᱟᱝ ᱚᱱᱟ ᱛᱟᱞᱟ ᱨᱮᱱᱟᱜ ᱦᱩᱭᱩᱜ ᱠᱟᱱᱟ ᱨᱮᱞ ᱥᱴᱮᱥᱚᱱ ᱫᱚ ᱛᱟᱞᱟ ᱥᱮᱫ ᱨᱮ ᱢᱮᱱᱟᱜᱼᱟ ᱯᱩᱨᱟᱹ ᱥᱩᱨ ᱜᱮᱭᱟ ᱱᱚᱜᱼᱱᱟ ᱴᱟᱣᱟᱨ ᱥᱩᱨ ᱴᱟᱣᱟᱨ ᱨᱮᱱᱟᱜ ᱫᱚ ᱚᱱᱟ ᱥᱩᱨ ᱩᱛᱟᱹᱨ ᱨᱮᱜᱮ ᱨᱮᱞ ᱥᱴᱮᱥᱚᱱ ᱫᱚ ᱛᱚ ᱱᱚᱡᱽᱫᱤᱠ ᱜᱮᱭᱟ ᱟᱨ ᱱᱚᱜᱼᱚ ᱱᱚᱝᱠᱟᱛᱮ ᱪᱟᱞᱟᱣ ᱟᱠᱟᱱᱟ ᱯᱚᱴᱨᱤ ᱱᱚᱜᱼᱚ ᱱᱚᱝᱠᱟᱛᱮ ᱯᱮ ᱧᱮᱞ ᱫᱟᱲᱮᱭᱟᱜ ᱠᱟᱱᱟ ᱱᱚᱛᱮ ᱪᱟᱞᱟᱣ ᱟᱠᱟᱱᱟ ᱱᱚᱝᱠᱟᱛᱮ ᱱᱚᱜᱼᱚᱭ ᱧᱮᱞ ᱪᱤᱱᱦᱟᱹᱜ ᱠᱟᱱ ᱜᱮᱭᱟ ᱦᱟᱱᱛᱮ ᱦᱟᱱᱛᱮ ᱫᱷᱟᱹᱵᱤᱡ ᱢᱮᱱᱟᱜᱼᱟ ᱡᱟᱹᱥᱛᱤ ᱜᱷᱟᱹᱲᱤᱡ ᱫᱚ ᱵᱟᱹᱪᱩᱜᱼᱟ ᱱᱚᱰᱮ ᱫᱚ ᱦᱟᱱᱛᱮ ᱫᱷᱟᱹᱵᱤᱡ ᱜᱮ ᱢᱟᱲᱟᱝ ᱠᱷᱚᱱᱤᱧ ᱧᱮᱞ ᱦᱩᱭ ᱟᱠᱟᱫ ᱫᱮᱠᱷᱟᱣ ᱟᱠᱟᱫ ᱯᱮᱭᱟ ᱢᱟᱲᱟᱝ ᱵᱞᱚᱜᱥ ᱠᱚᱨᱮ ᱚᱠᱚᱭ ᱯᱮ ᱧᱮᱞ ᱟᱠᱟᱫᱼᱟ ᱛᱚ ᱱᱤᱛᱚᱜ ᱱᱚᱝᱠᱟ ᱥᱤᱪᱩᱭᱮᱥᱚᱱ ᱠᱟᱱᱟ ᱱᱚᱣᱟ ᱨᱩᱣᱟᱹ ᱧᱟᱧᱟᱢ ᱫᱚ ᱤᱭᱟᱹ ᱜᱮᱭᱟ ᱠᱚᱢᱯᱟᱞᱥᱟᱨᱤ ᱜᱮᱭᱟ ᱱᱟᱦᱟᱜ ᱴᱷᱚᱱᱰᱟ ᱪᱮᱫᱟᱜ ᱥᱮ ᱥᱤᱛᱩᱝ ᱮᱜᱼᱟᱭ ᱫᱟᱜᱮᱜᱼᱟᱭ ᱛᱚ ᱞᱚᱦᱚᱫ ᱞᱮᱱᱠᱷᱟᱱ ᱱᱚᱝᱠᱟ ᱜᱮ ᱦᱚᱨ ᱯᱮ ᱧᱮᱞᱮᱫ ᱜᱮᱭᱟ ᱱᱚᱝᱠᱟᱛᱮ ᱚᱸᱰᱮ ᱢᱩᱨᱩᱢ ᱵᱚᱠᱟ ᱞᱮᱱ ᱛᱟᱦᱮᱸᱫ ᱚᱱᱠᱟᱛᱮ ᱱᱚᱝᱠᱟᱛᱮ ᱪᱟᱞᱟᱣ ᱠᱟᱱ ᱛᱟᱦᱮᱸᱫ ᱱᱚᱝᱠᱟᱛᱮ ᱚᱰᱚᱠ ᱚᱲᱟᱜ ᱠᱟᱱᱟ ᱠᱤᱱᱛᱩ ᱦᱚᱲᱟᱜ ᱡᱟᱭᱜᱟ ᱠᱟᱱᱟ ᱦᱚᱨ ᱫᱚ ᱱᱟᱦᱟᱜ ᱱᱚᱸᱰᱮ ᱛᱟᱨᱯᱚᱨᱮ ᱚᱸᱰᱮ ᱱᱟᱦᱟᱜ ᱢᱮᱥᱟᱜᱼᱟ ᱦᱟᱱᱮ ᱱᱟ ᱢᱩᱨᱩᱢ ᱢᱮᱱᱟᱜᱼᱟ ᱥᱤᱫᱷᱟ ᱦᱟᱱᱛᱮ ᱚᱱᱛᱮ ᱟᱭᱳ ᱛᱟᱠᱚ ᱪᱟᱞᱟᱣ ᱠᱟᱱ ᱩᱱᱠᱩ ᱜᱤᱫᱽᱨᱟᱹ ᱠᱚ ᱪᱟᱞᱟᱣ ᱠᱟᱱᱟ ᱴᱨᱮᱱ ᱧᱮᱧᱮᱞ ᱠᱚ ᱪᱟᱞᱟᱣ ᱠᱟᱱᱟ ᱛᱚ ᱦᱟᱱᱟ ᱱᱚᱸᱰᱮ ᱞᱚᱥᱚᱫ ᱧᱚᱜᱚᱜ ᱠᱟᱱ ᱛᱟᱦᱮᱸᱫ ᱚᱸᱰᱮᱞᱤᱧ ᱢᱟᱜ ᱯᱷᱟᱨᱪᱟ ᱟᱠᱟᱫ ᱛᱟᱹᱞᱤᱧ ᱚᱸᱰᱮ ᱦᱚᱸᱞᱤᱧ ᱢᱩᱨᱩᱢ ᱞᱤᱧ ᱯᱷᱤᱞᱢᱤᱝ ᱯᱷᱤᱞᱤᱝ ᱠᱟᱜᱼᱟ ᱠᱷᱟᱹᱞᱤ ᱠᱟᱹᱢᱤ ᱱᱚᱸᱰᱮ ᱛᱟᱦᱮᱸ ᱠᱟᱱᱟ ᱛᱚ ᱦᱩᱰᱤᱧ ᱜᱟᱹᱰᱤ ᱤᱫᱤ ᱵᱟᱝ ᱜᱟᱱᱚᱜ ᱜᱮᱭᱟ ᱥᱠᱩᱴᱤ ᱫᱚ ᱢᱮᱱᱠᱷᱟᱱ ᱤᱭᱟᱹ ᱫᱚ ᱱᱟᱦᱟᱜ ᱱᱚᱣᱟ ᱱᱚᱣᱟ ᱜᱟᱹᱰᱤ ᱫᱚ ᱤᱫᱤ ᱫᱚ ᱱᱟᱦᱟᱜ ᱵᱟᱭ ᱜᱟᱱᱚᱜᱼᱟ ᱟᱨ ᱢᱤᱫ ᱦᱚᱲ ᱱᱚᱛᱮ ᱨᱮ ᱵᱟᱨᱦᱮ ᱫᱷᱟᱨᱮ ᱠᱤᱱ ᱫᱩᱲᱩᱵ ᱠᱟᱱᱟ ᱯᱮᱥᱮᱱᱴ ᱞᱮᱠᱟᱜᱮ ᱟᱨ ᱢᱤᱫ ᱦᱚᱲ ᱵᱷᱟᱣᱡᱚ ᱛᱟᱹᱠᱤᱱ ᱚᱱᱟ ᱧᱮᱞᱮᱫ ᱠᱤᱱ ᱜᱮᱭᱟ ᱯᱮ ᱦᱩᱰᱤᱧ ᱦᱩᱰᱤᱧ ᱠᱤᱱ ᱧᱮᱞᱚᱜ ᱠᱟᱱᱟ ᱵᱩᱸᱰᱤ ᱵᱟᱲᱟ ᱨᱮᱠᱤᱱ ᱵᱚᱞᱚ ᱟᱠᱟᱱᱟ ᱡᱚᱢ ᱦᱚᱸ ᱵᱟᱭ ᱧᱚᱜ ᱠᱟᱱᱟ ᱟᱨ ᱱᱚᱜᱼᱚ ᱱᱟ ᱵᱟᱹᱫᱽ ᱠᱚ ᱛᱮᱦᱮᱧ ᱠᱚ ᱞᱚᱥᱚᱫ ᱟᱠᱟᱫᱼᱟ ᱛᱚᱞᱟ ᱠᱚ ᱨᱚᱦᱚᱭ ᱞᱟᱹᱜᱤᱫ ᱛᱮ ᱟᱨ ᱠᱤᱪᱷᱩ ᱫᱤᱱ ᱯᱚᱨᱮ ᱱᱚᱣᱟ ᱠᱚᱫᱚ ᱯᱩᱨᱟᱹ ᱯᱷᱤᱞᱤᱝᱚᱜᱼᱟ ᱫᱟᱜ ᱠᱚᱦᱚᱸ ᱵᱟᱭ ᱧᱮᱞᱚᱜᱼᱟ ᱯᱩᱨᱟᱹ ᱦᱟᱹᱨᱭᱟᱹᱲ ᱜᱮ ᱱᱟᱦᱟᱜ ᱟᱨ ᱱᱤᱛᱚᱜ ᱞᱤᱧ ᱚᱰᱚᱠ ᱠᱟᱱᱟ ᱱᱤᱥᱪᱚᱭ ᱥᱮᱫ ᱞᱤᱧ ᱪᱟᱞᱟᱜ ᱠᱟᱱᱟ ᱦᱚᱯᱚᱱᱟᱭ ᱫᱚ ᱠᱚ ᱞᱟᱹᱭ ᱞᱟᱜ ᱛᱟᱦᱮᱸᱫ ᱡᱮ ᱦᱮᱞᱛᱟ ᱠᱚ ᱟᱹᱜᱩ ᱠᱟᱜᱼᱟ ᱢᱮᱱᱛᱮ ᱦᱮᱞᱛᱟ ᱟᱹᱰᱤ ᱫᱤᱱ ᱱᱤᱭᱟᱹ ᱵᱚᱪᱷᱚᱨ ᱠᱷᱟᱱ ᱯᱷᱟᱥᱴ ᱱᱟᱜ ᱡᱚᱢ ᱦᱩᱭᱩᱜᱼᱟ ᱦᱮᱞᱛᱟ ᱛᱚ ᱚᱱᱟ ᱟᱹᱜᱩ ᱱᱟᱦᱟᱜ ᱞᱤᱧ ᱪᱟᱞᱟᱜ ᱠᱟᱱᱟ ᱛᱚ ᱱᱤᱛᱚᱜ ᱯᱷᱟᱥᱴ ᱞᱤᱧ ᱪᱟᱞᱟᱜ ᱠᱟᱱᱟ ᱯᱮᱴᱨᱳᱞ ᱯᱟᱢᱯ ᱥᱩᱱᱩᱢ ᱠᱟᱹᱴᱤᱡ ᱜᱟᱹᱰᱤ ᱨᱮ ᱠᱚᱢ ᱮᱱ ᱛᱟᱹᱞᱤᱧᱟ ᱥᱩᱱᱩᱢ ᱫᱩᱞ ᱠᱟᱛᱮᱫ ᱛᱟᱨᱯᱚᱨ ᱱᱤᱥᱪᱤᱱᱛᱟ ᱥᱮᱫ ᱞᱤᱧ ᱪᱟᱞᱟᱣ ᱞᱮᱱᱟ ᱴᱷᱤᱠ ᱜᱮᱭᱟ

ᱟᱹᱜᱩ ᱠᱟᱛᱮᱫ ᱞᱮ ᱦᱮᱡ ᱮᱱᱟ ᱚᱱᱠᱟ ᱜᱮ ᱠᱟᱹᱢᱤ ᱵᱮᱥᱛᱚ ᱵᱷᱤᱛᱤᱨ ᱨᱮ ᱚᱱᱟ ᱠᱚ ᱵᱟᱹᱧ ᱫᱮᱠᱷᱟᱣ ᱫᱟᱲᱮᱭᱟᱜᱼᱟ ᱛᱚ ᱱᱤᱛᱚᱜ ᱡᱚᱢ ᱵᱟᱲᱟ ᱢᱟ ᱦᱮᱱᱟᱝ ᱨᱮ ᱦᱩᱭ ᱠᱟᱱᱟ ᱛᱚ ᱡᱟᱹᱯᱤᱫ ᱵᱟᱭ ᱦᱩᱭᱩᱜ ᱠᱟᱱ ᱠᱷᱟᱹᱛᱤᱨ ᱟᱨ ᱛᱮᱦᱮᱧ ᱤᱱᱰᱤᱭᱟ ᱥᱨᱤᱞᱚᱝᱠᱟ ᱟᱜ ᱢᱮᱪ ᱧᱮᱞ ᱨᱮᱦᱚᱸ ᱟᱹᱞᱤᱧ ᱵᱤᱡᱤ ᱨᱮᱞᱤᱧ ᱛᱟᱦᱮᱸ ᱞᱮᱱᱟ ᱚᱱᱠᱟ ᱛᱮᱜᱮ ᱴᱟᱭᱤᱢ ᱪᱟᱞᱟᱣᱮᱱᱟ ᱟᱨ ᱵᱟᱨᱚᱴᱟ ᱦᱚᱸ ᱦᱩᱭᱮᱱᱟ ᱛᱚ ᱠᱟᱹᱴᱤᱡ ᱠᱟᱹᱴᱤᱡ ᱡᱟᱹᱯᱤᱫ ᱦᱤᱡᱩᱜ ᱠᱟᱱᱟ ᱟᱨ ᱚᱱᱠᱟ ᱪᱮᱫ ᱦᱚᱸ ᱵᱟᱝᱟ ᱛᱚ ᱡᱟᱹᱯᱤᱫ ᱠᱚᱦᱚᱸ ᱦᱤᱡᱩᱜ ᱠᱟᱱ ᱜᱮᱭᱟ ᱛᱚ ᱡᱟᱹᱯᱤᱫ ᱦᱩᱭᱩᱜᱼᱟ ᱱᱤᱛᱚᱜ ᱟᱨ ᱱᱚᱣᱟ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱡᱟᱹᱥᱛᱤ ᱵᱟᱵᱚ ᱡᱷᱟᱹᱞᱤᱭᱟ ᱢᱟ ᱛᱚᱵᱮ ᱛᱮᱦᱮᱧ ᱫᱚ ᱛᱮᱦᱮᱧ ᱵᱟᱠᱷᱨᱟ ᱫᱚ ᱜᱩᱰ ᱱᱟᱭᱤᱴ ᱵᱟᱭ